ᱜᱷᱩᱲᱤ ᱨᱩᱭ ᱟᱨ ᱱᱚᱛᱮ ᱨᱮ ᱱᱩᱭ ᱠᱚᱲᱟ ᱦᱚᱸ ᱢᱮᱱᱟᱭ ᱠᱟᱫᱟ ᱴᱟᱢᱟᱠ ᱨᱩ ᱞᱟᱹᱜᱤᱫ ᱨᱮᱰᱤ ᱢᱮᱱᱟᱭᱟ ᱟᱨ ᱵᱷᱟᱹᱵᱤ ᱠᱮᱜᱼᱟ ᱞᱮ ᱟᱞᱮ ᱫᱤᱥᱚᱢ ᱨᱮ ᱚᱠᱟ ᱞᱮᱠᱟᱞᱮ ᱥᱟᱠᱨᱟᱛᱚᱜ ᱠᱟᱱᱟ ᱪᱮᱫ ᱞᱮᱠᱟᱞᱮ ᱢᱚᱡᱽ ᱢᱚᱥᱛᱤ ᱟᱯᱮ ᱠᱚᱞᱮ ᱵᱟᱲᱟᱭ ᱦᱚᱪᱚ ᱯᱮᱭᱟ ᱟᱨ ᱪᱚᱲᱪᱩᱲᱤ ᱛᱟᱞᱮ ᱫᱚ ᱦᱟᱸᱜ ᱱᱚᱜᱼᱚ ᱱᱚᱝᱠᱟ ᱟᱠᱟᱱᱟ ᱱᱚᱝᱠᱟ ᱯᱮ ᱧᱮᱞ ᱫᱟᱲᱮᱭᱟᱜ ᱠᱟᱱᱟ ᱥᱤᱢ ᱵᱚᱨᱥᱮ ᱞᱮᱠᱟ ᱧᱮᱞᱚᱜ ᱠᱟᱱᱟ ᱦᱟᱸᱰᱮ ᱡᱟᱦᱟᱸ ᱛᱤᱱᱟᱹᱝ ᱨᱩᱛᱢᱟᱹᱰᱩ ᱨᱩᱥᱤᱠᱟ ᱨᱮᱭᱟᱜ ᱢᱮᱱᱟᱜᱼᱟ ᱚᱱᱟ ᱜᱮᱞᱮ ᱨᱩ ᱵᱟᱲᱟᱭᱮᱫ ᱛᱟᱦᱮᱸᱫ ᱢᱮᱱᱠᱷᱟᱱ ᱟᱞᱮᱭᱟᱜ ᱫᱚ ᱦᱟᱸᱜ ᱠᱟᱹᱴᱤᱡ ᱰᱷᱤᱞᱟᱹᱣ ᱧᱚᱜ ᱟᱠᱟᱫ ᱞᱮ ᱮᱱᱠᱷᱟᱱ ᱛᱮᱦᱮᱧ ᱞᱮ ᱨᱟᱹᱥᱠᱟᱹ ᱟᱠᱟᱱᱟ ᱛᱩᱢᱫᱟᱜ ᱴᱟᱢᱟᱠ ᱢᱮᱱᱟᱜᱼᱟ ᱟᱨ ᱛᱩᱢᱫᱟᱜ ᱫᱚ ᱦᱟᱸᱜ ᱟᱨ ᱢᱤᱫ ᱦᱚᱲ ᱚᱲᱟᱜ ᱨᱮ ᱢᱮᱱᱟᱜᱼᱟ ᱚᱱᱟ ᱫᱚ ᱵᱮᱥ ᱜᱮᱭᱟ ᱟᱨ ᱪᱚᱲᱪᱚᱲᱤ ᱫᱚ ᱦᱟᱸᱜ ᱛᱮᱦᱮᱧ ᱞᱟᱹᱜᱤᱫ ᱛᱮᱦᱮᱧ ᱠᱟᱨ ᱢᱚᱛᱚ ᱫᱚ ᱦᱟᱸᱜ ᱞᱮ ᱵᱮᱥᱟᱜ ᱜᱮᱞᱮ ᱧᱟᱢ ᱠᱟᱜᱼᱟ ᱯᱩᱨᱟᱹ ᱱᱟᱣᱟ ᱢᱚᱰᱮᱞ ᱪᱚᱲᱪᱚᱲᱤ ᱞᱮ ᱧᱟᱢ ᱠᱟᱜᱼᱟ ᱱᱚᱜᱼᱚᱭ ᱛᱟᱞᱟᱝ ᱦᱟᱸᱜ ᱟᱨ ᱴᱮᱬᱤ ᱵᱟᱠᱥᱚ ᱛᱮ ᱦᱟᱸᱜ ᱞᱮ ᱪᱚᱲᱟᱣ ᱦᱟᱛᱟᱲ ᱠᱟᱜᱼᱟ ᱛᱮᱦᱮᱧ ᱫᱚ ᱟᱨ ᱮᱱᱮᱡ ᱞᱮ ᱩᱰᱩᱠᱚᱜ ᱞᱟᱹᱜᱤᱫ ᱦᱟᱸᱜ ᱥᱮᱛᱟᱜ ᱠᱷᱚᱱᱟᱜ ᱜᱮ ᱮᱱᱮᱡ ᱦᱩᱭᱩᱜᱼᱟ ᱟᱨ ᱴᱷᱤᱠ ᱜᱮᱭᱟ ᱚᱠᱟ ᱞᱮᱠᱟ ᱞᱮ ᱨᱩᱭᱮᱜᱼᱟ ᱢᱟ ᱱᱟᱥᱮᱱᱟᱜ ᱟᱸᱡᱚᱢ ᱧᱚᱜᱽ ᱛᱟᱵᱚᱱ ᱯᱮ

ᱟᱨ ᱱᱤᱛᱚᱜ ᱫᱚ ᱱᱟᱦᱟᱜ ᱞᱮ ᱦᱮᱡ ᱜᱚᱫ ᱟᱠᱟᱱᱟ ᱵᱮᱡᱷᱟ ᱛᱩᱧ ᱴᱟᱺᱰᱤ ᱥᱮᱫ ᱤᱧ ᱦᱚᱸ ᱥᱟᱨ ᱠᱚᱫᱚᱧ ᱟᱹᱜᱩ ᱟᱠᱟᱫ ᱜᱮᱭᱟ ᱟᱜ ᱫᱚ ᱚᱸᱰᱮ ᱫᱟᱫᱟ ᱦᱟᱸᱜ ᱮ ᱛᱩᱧ ᱦᱟᱛᱟᱲᱮᱜᱼᱟ ᱟᱨ ᱫᱟᱫᱟᱭ ᱛᱩᱧ ᱢᱟᱲᱟᱝ ᱞᱮᱜᱮ ᱛᱟᱨᱯᱚᱨᱮ ᱤᱧ ᱦᱟᱸᱜ ᱤᱧ ᱛᱩᱧᱟ ᱟᱨ ᱚᱸᱰᱮ ᱟᱹᱰᱤ ᱜᱟᱱ ᱠᱚᱲᱟ ᱠᱚ ᱥᱮᱴᱮᱨ ᱟᱠᱟᱱᱟ ᱟᱨ ᱯᱩᱲᱥᱤ ᱴᱚᱞᱟ ᱠᱚᱲᱟ ᱠᱚ ᱡᱚᱛᱚ ᱠᱚ ᱦᱮᱡ ᱟᱠᱟᱱᱟ ᱱᱚᱛᱮ ᱨᱮ ᱟᱨ ᱪᱮᱫ ᱞᱮᱠᱟ ᱤᱥᱚᱨ ᱵᱟᱯᱞᱟ ᱪᱮᱫ ᱞᱮᱠᱟᱢ ᱵᱩᱡᱷᱟᱹᱣᱮᱜᱼᱟ ᱟᱹᱰᱤ ᱨᱟᱹᱥᱠᱟᱹ ᱜᱮ ᱨᱟᱹᱥᱠᱟᱹ ᱜᱮᱛᱚ ᱦᱳᱭ ᱟᱨ ᱥᱤᱨᱡᱚᱱ ᱟᱢ ᱪᱮᱫ ᱞᱮᱠᱟᱢ ᱵᱩᱡᱷᱟᱹᱣᱮᱜᱼᱟ ᱢᱟᱥᱮ ᱞᱟᱹᱭ ᱧᱚᱜᱽ ᱢᱮ ᱦᱮᱸ ᱥᱟᱠᱨᱟᱛ ᱪᱮᱫ ᱞᱮᱠᱟᱢ ᱵᱩᱡᱷᱟᱹᱣᱮᱜᱼᱟ

ᱚᱱᱟ ᱛᱮᱜᱮ ᱛᱚ ᱢᱤᱫᱴᱟᱝ ᱟᱜ ᱛᱮᱜᱮ ᱦᱟᱸᱜ ᱵᱟᱱᱟ ᱦᱚᱲ ᱞᱤᱧ ᱛᱩᱧᱟ ᱤᱧᱫᱚ ᱵᱟᱨᱭᱟ ᱟᱜ ᱜᱮᱛᱤᱧᱟ ᱢᱚᱴᱮ ᱥᱟᱨ ᱟᱨ ᱟᱨ ᱫᱚᱢ ᱠᱚᱫᱚ ᱡᱚᱛᱚ ᱵᱤᱨ ᱡᱤᱞ ᱠᱚ ᱟᱹᱛᱠᱤᱨ ᱪᱟᱵᱟ ᱟᱠᱟᱫ ᱛᱤᱧᱟᱹ ᱟᱨ ᱵᱮᱡᱷᱟ ᱢᱟᱞᱮ ᱵᱤᱫ ᱟᱠᱟᱫ ᱜᱮᱭᱟ ᱟᱨ ᱵᱮᱡᱷᱟ ᱦᱚᱸᱞᱮ ᱛᱩᱧᱮᱫ ᱜᱮᱭᱟ ᱟᱨ ᱪᱮᱫ ᱠᱷᱟᱹᱛᱤᱨ ᱠᱚ ᱵᱮᱡᱷᱟᱭᱟ ᱚᱱᱟ ᱤᱫᱤ ᱠᱟᱛᱮᱫ ᱵᱟᱨ ᱯᱮ ᱫᱤᱱ ᱞᱟᱹᱭ ᱩᱪᱷᱟᱹᱱ ᱟᱯᱮ ᱛᱟᱵᱚᱱᱟ ᱟᱨ ᱵᱮᱡᱷᱟ ᱫᱚ ᱦᱟᱸᱜ ᱠᱚ ᱛᱩᱧᱟ ᱱᱚᱣᱟ ᱠᱷᱟᱹᱛᱤᱨ ᱤᱧ ᱡᱟᱦᱟᱸ ᱛᱤᱱᱟᱹᱜ ᱤᱧ ᱵᱟᱲᱟᱭᱟ ᱤᱱᱟᱹᱝ ᱤᱧ ᱞᱟᱹᱭ ᱟᱯᱮ ᱠᱟᱱᱟ ᱟᱨ ᱵᱮᱡᱷᱟ ᱛᱩᱧ ᱛᱩᱧ ᱨᱮᱭᱟᱜ ᱠᱟᱨᱚᱱ ᱫᱚ ᱱᱚᱣᱟ ᱠᱟᱱᱟ ᱦᱟᱸᱜ ᱯᱟᱹᱦᱤᱞ ᱜᱚᱲᱚᱢ ᱦᱟᱲᱟᱢ ᱵᱤᱫᱟᱹᱞ ᱨᱮ ᱯᱟᱹᱦᱤᱞ ᱨᱟᱡᱽ ᱟᱢᱚᱞ ᱨᱮ ᱪᱮᱫ ᱞᱮᱱ ᱢᱤᱫᱴᱟᱱ ᱨᱟᱡᱟᱭ ᱛᱟᱦᱮᱸ ᱠᱟᱱᱟ ᱟᱨ ᱨᱟᱡᱟᱭ ᱛᱟᱦᱮᱸ ᱠᱟᱱ ᱥᱚᱢᱚᱭ ᱨᱮᱜᱮ ᱟᱡᱤᱡ ᱢᱤᱫᱴᱮᱱ ᱨᱟᱹᱱᱤ ᱛᱟᱦᱮᱸ ᱠᱟᱱᱟᱭ ᱟᱨ ᱩᱱ ᱥᱚᱢᱚᱭ ᱫᱚ ᱵᱤᱨ ᱛᱮ ᱥᱮᱸᱫᱽᱨᱟ ᱠᱚ ᱪᱟᱞᱟᱜᱼᱟ ᱟᱨ ᱯᱟᱹᱦᱤᱞ ᱨᱟᱡᱟ ᱠᱚᱫᱚ ᱡᱚᱠᱷᱚᱱ ᱢᱚᱱᱛᱨᱤ ᱮᱢᱮᱞᱮ ᱮᱢᱯᱤ ᱵᱟᱠᱚ ᱛᱟᱦᱮᱸ ᱠᱟᱱᱟ ᱩᱱ ᱥᱚᱢᱚᱭ ᱫᱚ ᱨᱟᱡᱽ ᱨᱟᱡᱽᱼᱟᱹᱨᱤ ᱪᱟᱹᱞᱩ ᱟᱠᱟᱱ ᱛᱟᱦᱮᱸᱫ ᱟᱨ ᱨᱟᱡᱟ ᱜᱮ ᱱᱚᱣᱟ ᱫᱤᱥᱚᱢ ᱫᱩᱱᱤᱭᱟᱹᱭ ᱛᱩᱞᱟᱹᱣ ᱫᱚᱦᱚ ᱞᱮᱫᱼᱟ ᱟᱫᱚ ᱩᱱ ᱥᱚᱢᱚᱭ ᱜᱮ ᱱᱟᱦᱟᱜ ᱫᱤᱱᱟᱹᱢ ᱦᱤᱞᱳᱜ ᱨᱟᱡᱟ ᱫᱚ ᱥᱮᱸᱫᱽᱨᱟ ᱟᱡ ᱨᱮᱱ ᱯᱨᱚᱡᱟ ᱠᱚᱭ ᱤᱫᱤ ᱠᱚᱣᱟ ᱡᱟᱦᱟᱸ ᱛᱤᱱᱟᱹᱝ ᱮ ᱫᱚᱦᱚ ᱟᱠᱟᱫ ᱠᱚᱣᱟ ᱩᱱᱠᱩ ᱠᱚᱭ ᱤᱫᱤ ᱠᱚᱣᱟ ᱟᱫᱚ ᱥᱮᱸᱫᱽᱨᱟ ᱫᱚᱠᱚ ᱪᱟᱞᱟᱜᱼᱟ ᱫᱤᱱᱟᱹᱢ ᱫᱤᱱᱟᱹᱢ ᱜᱮ ᱵᱟᱠᱚ ᱜᱚᱡ ᱠᱚᱣᱟ ᱟᱫᱚ ᱚᱱᱠᱟᱜᱮ ᱡᱟᱦᱟᱸᱭ ᱨᱟᱹᱱᱤ ᱛᱟᱦᱮᱸ ᱠᱟᱱ ᱛᱟᱭᱟ ᱩᱱᱤ ᱫᱚ ᱦᱟᱸᱜ ᱚᱱᱟ ᱵᱩᱨᱩ ᱨᱮ ᱢᱤᱫ ᱠᱟᱹᱨᱤ ᱱᱟᱹᱜᱤᱱ ᱵᱤᱱ ᱠᱚᱲᱟ ᱥᱟᱞᱟᱜ ᱫᱩᱞᱟᱹᱲ ᱥᱟᱹᱜᱟᱹᱭ ᱛᱟᱦᱮᱸ ᱠᱟᱱ ᱛᱟᱭᱟ ᱟᱫᱚ ᱡᱚᱠᱷᱚᱱ ᱥᱮᱸᱫᱽᱨᱟ ᱠᱚ ᱪᱟᱞᱟᱜᱼᱟ ᱨᱟᱡᱟ ᱛᱟᱠᱚ ᱩᱱ ᱥᱚᱢᱚᱭ ᱜᱮ ᱨᱟᱹᱱᱤ ᱫᱚᱭ ᱢᱟᱱᱟᱭᱮᱭᱟ ᱨᱟᱡᱟ ᱡᱮ ᱜᱚᱴᱟ ᱵᱩᱨᱩ ᱯᱮ ᱥᱮᱸᱫᱽᱨᱟᱭᱟ ᱟᱨ ᱱᱚᱜᱼᱚ ᱱᱚᱣᱟ ᱵᱩᱨᱩ ᱫᱚ ᱦᱟᱸᱜ ᱟᱞᱚᱯᱮ ᱥᱮᱸᱫᱽᱨᱟᱭᱟ ᱚᱠᱟ ᱵᱩᱨᱩ ᱦᱟᱸᱜ ᱟᱡ ᱮ ᱩᱱᱟᱹᱝ ᱴᱷᱤᱠᱟᱹ ᱵᱟᱹᱱᱩᱜ ᱛᱤᱧᱟᱹ ᱚᱱᱟ ᱵᱩᱨᱩ ᱫᱚ ᱦᱟᱸᱜ ᱥᱮᱸᱫᱽᱨᱟᱭ ᱢᱟᱱᱟᱭᱮᱭᱟ ᱮᱱᱠᱷᱟᱱ ᱫᱤᱱ ᱢᱤᱫ ᱫᱤᱱ ᱦᱤᱞᱳᱜ ᱠᱚ ᱪᱟᱞᱟᱣ ᱠᱟᱱᱟ ᱟᱫᱚ ᱜᱳᱴᱟ ᱵᱩᱨᱩ ᱠᱚ ᱥᱮᱸᱫᱽᱨᱟ ᱠᱮᱜᱼᱟ ᱪᱤᱞᱤ ᱦᱚᱸ ᱵᱟᱠᱚ ᱧᱟᱢ ᱞᱮᱜ ᱠᱚᱣᱟ ᱟᱫᱚ ᱩᱱ ᱡᱚᱠᱷᱚᱡ ᱩᱭᱦᱟᱹᱨ ᱠᱮᱜᱼᱟ ᱨᱟᱡᱟ ᱫᱤᱱᱟᱹᱢ ᱦᱤᱞᱳᱜ ᱜᱮ ᱥᱮᱸᱫᱽᱨᱟ ᱦᱤᱡᱩᱜ ᱥᱚᱢᱚᱭ ᱨᱟᱹᱱᱤ ᱪᱮᱫᱟᱜ ᱚᱱᱟ ᱵᱩᱨᱩ ᱥᱮᱸᱫᱽᱨᱟ ᱫᱚᱭ ᱢᱟᱱᱟᱧ ᱠᱟᱱᱟ ᱟᱫᱚ ᱵᱷᱟᱹᱵᱤ ᱠᱮᱜᱼᱟ ᱪᱤᱞᱤ ᱦᱚᱸ ᱵᱟᱵᱚ ᱜᱚᱡ ᱫᱟᱲᱮᱭᱟᱠᱚ ᱠᱟᱱᱟ ᱦᱟᱯᱮ ᱪᱚᱞᱚ ᱛᱮᱦᱮᱧ ᱫᱚ ᱚᱱᱟ ᱵᱩᱨᱩ ᱛᱮᱜᱮ ᱵᱚᱱ ᱥᱮᱸᱫᱽᱨᱟᱭᱟ ᱡᱚᱠᱷᱚᱱ ᱚᱱᱟ ᱵᱩᱨᱩ ᱛᱮᱜᱮ ᱠᱚ ᱪᱟᱞᱟᱣᱮᱱᱟ ᱟᱫᱚ ᱚᱸᱰᱮ ᱩᱱᱤ ᱵᱤᱧ ᱠᱚ ᱧᱟᱢ ᱠᱮᱫᱮᱭᱟ ᱦᱚᱨ ᱨᱮ ᱜᱟᱸᱰᱮ ᱠᱟᱱ ᱛᱟᱦᱮᱸᱜ ᱟᱫᱚ ᱩᱱᱤ ᱯᱟᱨᱚᱢ ᱩᱱᱤ ᱴᱷᱮᱱ ᱠᱷᱚᱱᱟᱜ ᱯᱟᱨᱚᱢᱚᱜ ᱞᱟᱹᱜᱤᱫ ᱛᱮᱫᱚ ᱩᱱᱤ ᱜᱚᱡ ᱦᱩᱭᱟᱫ ᱠᱚᱣᱟ ᱡᱚᱠᱷᱚᱱ ᱩᱱᱤ ᱵᱤᱧ ᱠᱚ ᱜᱚᱡ ᱠᱮᱫᱮᱭᱟ ᱟᱨ ᱠᱚ ᱯᱟᱨᱚᱢ ᱪᱟᱞᱟᱣᱮᱱᱟ ᱜᱚᱴᱟ ᱵᱩᱨᱩ ᱠᱚ ᱥᱮᱸᱫᱽᱨᱟ ᱠᱮᱜᱼᱟ ᱮᱱᱦᱚᱸ ᱪᱤᱞᱤ ᱦᱚᱸ ᱵᱟᱠᱚ ᱧᱟᱢ ᱞᱮᱜ ᱠᱚᱣᱟ ᱨᱩᱣᱟᱹᱲ ᱮᱱᱟᱠᱚ ᱡᱚᱠᱷᱚᱱ ᱨᱟᱹᱱᱤ ᱢᱮᱛᱟᱭ ᱠᱟᱱᱟᱭ ᱚᱠᱟ ᱚᱠᱟ ᱵᱩᱨᱩ ᱯᱮ ᱥᱮᱸᱫᱽᱨᱟ ᱠᱮᱜᱼᱟ ᱟᱨ ᱛᱤᱱᱟᱹᱝ ᱪᱤᱞᱤ ᱯᱮ ᱜᱚᱡ ᱠᱮᱜ ᱠᱚᱣᱟ ᱡᱚᱛᱚ ᱵᱩᱨᱩ ᱞᱮ ᱥᱮᱸᱫᱽᱨᱟ ᱠᱮᱜᱼᱟ ᱨᱟᱡᱟᱭ ᱢᱮᱱᱮᱜᱼᱟ ᱪᱤᱞᱤ ᱦᱚᱸ ᱵᱟᱞᱮ ᱧᱟᱢ ᱞᱮᱫ ᱠᱚᱣᱟ ᱟᱢᱮᱢ ᱢᱟᱱᱟᱧ ᱛᱟᱦᱮᱸᱫ ᱚᱠᱟ ᱵᱩᱨᱩ ᱚᱱᱟ ᱵᱩᱨᱩ ᱦᱚᱸᱞᱮ ᱪᱟᱞᱟᱣ ᱞᱮᱱᱟ ᱚᱸᱰᱮ ᱦᱚᱸ ᱪᱤᱞᱤ ᱦᱚᱸ ᱵᱟᱞᱮ ᱧᱟᱢ ᱞᱮᱫ ᱠᱚᱣᱟ ᱟᱨ ᱚᱸᱰᱮ ᱢᱤᱫᱴᱮᱱ ᱵᱤᱧ ᱞᱮ ᱧᱟᱢ ᱞᱮᱫᱮᱭᱟ ᱩᱱᱤ ᱫᱚᱞᱮ ᱜᱚᱡ ᱠᱮᱫᱮᱭᱟ ᱢᱚᱱᱮ ᱢᱚᱱᱮ ᱛᱮ ᱟᱹᱰᱤ ᱡᱳᱨᱮ ᱠᱟᱹᱦᱤᱥᱮᱱᱟ ᱩᱱᱤ ᱨᱟᱹᱱᱤ ᱟᱨ ᱟᱹᱰᱤ ᱡᱳᱨᱮ ᱨᱟᱜ ᱵᱟᱲᱟ ᱠᱮᱜᱼᱟ ᱠᱤᱪᱷᱩ ᱫᱤᱱ ᱯᱚᱨᱮ ᱚᱱᱟ ᱵᱩᱨᱩ ᱛᱮ ᱩᱱᱤ ᱨᱟᱹᱱᱤ ᱪᱟᱞᱟᱣ ᱮᱱᱟᱭ ᱟᱨ ᱟᱡ ᱪᱟᱞᱟᱣ ᱥᱚᱢᱚᱭ ᱛᱮᱫᱚ ᱩᱱᱤ ᱫᱩᱞᱟᱹᱲ ᱠᱟᱛᱮ ᱟᱨ ᱩᱱᱤ ᱠᱟᱹᱨᱤ ᱱᱟᱹᱜᱤᱱ ᱵᱤᱧ ᱫᱚ ᱜᱚᱡ ᱠᱟᱛᱮ ᱥᱮᱭᱟ ᱟᱠᱟᱱ ᱛᱟᱦᱮᱸᱫᱚᱜᱼᱮ ᱥᱮᱭᱟ ᱠᱟᱛᱮ ᱟᱡᱟᱜ ᱵᱚᱦᱚᱜ ᱡᱟᱝ ᱜᱮ ᱟᱹᱜᱩ ᱠᱮᱜᱼᱟᱭ ᱟᱨ ᱵᱚᱦᱚᱜ ᱡᱟᱝ ᱟᱹᱜᱩ ᱠᱟᱛᱮᱫ ᱨᱟᱡᱽ ᱵᱟᱲᱜᱮ ᱵᱟᱦᱟ ᱵᱟᱜᱟᱱ ᱨᱮ ᱚᱱᱟ ᱡᱟᱝ ᱫᱚᱭ ᱛᱚᱯᱟ ᱠᱮᱜᱼᱟ ᱟᱨ ᱫᱤᱱᱟᱹᱢ ᱦᱤᱞᱳᱜ ᱜᱮ ᱫᱟᱜ ᱮ ᱫᱩᱞᱟᱜ ᱠᱟᱱ ᱛᱟᱦᱮᱸ ᱫᱚᱜ ᱟᱨ ᱚᱱᱟ ᱡᱟᱝ ᱠᱷᱚᱱ ᱜᱮ ᱢᱤᱫ ᱵᱟᱦᱟ ᱫᱟᱨᱮ ᱦᱟᱨᱟᱭᱮᱱᱟ ᱥᱟᱶᱛᱮ ᱚᱱᱟ ᱵᱟᱦᱟᱭᱮᱱᱟ ᱟᱨ ᱩᱱᱤ ᱨᱟᱹᱱᱤ ᱢᱮᱱᱮᱜᱼᱟᱭ ᱩᱠᱩ ᱪᱩᱠᱩ ᱫᱩᱞᱟᱹᱲ ᱠᱟᱛᱮ ᱡᱚᱠᱷᱚᱱᱮ ᱜᱚᱡ ᱟᱠᱟᱫᱮᱭᱟ ᱱᱩᱭ ᱨᱟᱡᱟ ᱮᱱᱠᱷᱟᱱ ᱱᱩᱭ ᱨᱟᱡᱟ ᱦᱚᱸ ᱤᱧ ᱵᱟᱹᱧ ᱵᱟᱹᱜᱤᱭᱟᱭᱟ ᱟᱫᱚ ᱯᱞᱟᱱᱮ ᱫᱚᱦᱚ ᱠᱮᱜᱼᱟ ᱪᱮᱫ ᱞᱮᱠᱟᱛᱮ ᱜᱚᱡᱮᱭᱟᱭ ᱚᱱᱟ ᱦᱤᱥᱟᱹᱵ ᱮ ᱯᱞᱟᱱ ᱠᱮᱜᱼᱟ ᱩᱠᱩ ᱪᱩᱠᱩ ᱫᱩᱞᱟᱹᱲ ᱠᱟᱛᱮ ᱡᱚᱠᱷᱚᱱᱮ ᱜᱚᱡ ᱟᱠᱟᱫᱮᱭᱟ ᱱᱩᱭ ᱨᱟᱡᱟ ᱮᱱᱠᱷᱟᱱ ᱱᱩᱭ ᱨᱟᱡᱟ ᱦᱚᱸ ᱤᱧ ᱵᱟᱹᱧ ᱵᱟᱹᱜᱤᱭᱟᱭᱟ ᱟᱫᱚ ᱯᱞᱟᱱ ᱫᱚᱦᱚ ᱠᱟᱛᱮ ᱡᱟᱦᱟᱸ ᱞᱮᱠᱟ ᱪᱮᱫ ᱞᱮᱠᱟᱛᱮ ᱜᱚᱡᱮᱭᱟᱭ ᱚᱱᱟ ᱦᱤᱥᱟᱹᱵ ᱮ ᱯᱞᱟᱱ ᱠᱮᱜᱼᱟ ᱟᱫᱚ ᱠᱩᱞᱤ ᱠᱮᱫᱮᱭᱟ ᱢᱤᱫ ᱫᱤᱱ ᱦᱮᱸ ᱨᱟᱡᱟ ᱟᱵᱚ ᱵᱟᱜᱟᱱ ᱨᱮ ᱢᱮᱱᱟᱜ ᱡᱚᱛᱚ ᱵᱟᱦᱟ ᱨᱮᱭᱟᱜ ᱧᱩᱛᱩᱢᱮᱢ ᱞᱟᱹᱭ ᱪᱟᱵᱟ ᱫᱟᱲᱮᱭᱟᱜᱼᱟ ᱩᱱᱤ ᱨᱟᱡᱟ ᱢᱮᱱᱮᱫᱼᱟ ᱦᱚᱸ ᱤᱧ ᱡᱚᱛᱚ ᱵᱟᱦᱟ ᱨᱮᱭᱟᱜ ᱧᱩᱛᱩᱢᱤᱧ ᱞᱟᱹᱭ ᱫᱟᱲᱮᱭᱟᱜᱼᱟ ᱟᱫᱚ ᱟᱫᱚᱭ ᱢᱮᱛᱟᱭ ᱠᱟᱱᱟ ᱢᱤᱫᱴᱟᱝ ᱠᱚᱱᱰᱤᱥᱚᱱ ᱛᱮ ᱡᱩᱫᱤ ᱡᱚᱛᱚ ᱵᱟᱦᱟ ᱨᱮᱭᱟᱜ ᱧᱩᱛᱩᱢ ᱵᱟᱢ ᱞᱟᱹᱭ ᱫᱟᱲᱮᱭᱟᱜ ᱠᱷᱟᱱ ᱟᱢᱤᱧ ᱜᱚᱡ ᱢᱮᱭᱟ ᱟᱨ ᱡᱩᱫᱤ ᱡᱚᱛᱚ ᱵᱟᱦᱟ ᱨᱮᱭᱟᱜ ᱧᱩᱛᱩᱢᱮᱢ ᱞᱟᱹᱭ ᱫᱟᱲᱮᱭᱟᱜ ᱠᱷᱟᱱ ᱤᱧᱮᱢ ᱜᱚᱡᱤᱧᱟ ᱟᱫᱚ ᱚᱱᱠᱟ ᱠᱤᱱ ᱡᱩᱠᱛᱤ ᱛᱚᱨᱠᱚ ᱠᱮᱜᱼᱟ ᱟᱨ ᱵᱟᱜᱟᱱ ᱛᱮᱠᱤᱱ ᱪᱟᱞᱟᱣᱮᱱᱟ ᱡᱚᱛᱚ ᱵᱟᱦᱟ ᱠᱤᱱ ᱧᱮᱞ ᱠᱮᱜᱼᱟ ᱡᱚᱛᱚ ᱵᱟᱦᱟ ᱨᱮᱭᱟᱜ ᱧᱩᱛᱩᱢᱮ ᱠᱩᱞᱤ ᱠᱮᱫᱮᱭᱟ ᱡᱚᱛᱚ ᱵᱟᱦᱟ ᱨᱮᱭᱟᱜ ᱧᱩᱛᱩᱢᱮ ᱞᱟᱹᱭ ᱠᱮᱜᱼᱟ ᱢᱮᱱᱠᱷᱟᱱ ᱚᱱᱟ ᱠᱟᱹᱨᱤ ᱱᱟᱹᱜᱤᱱ ᱵᱤᱧ ᱠᱷᱚᱱᱟᱜ ᱦᱟᱨᱟ ᱟᱠᱟᱱ ᱵᱟᱦᱟ ᱫᱟᱨᱮ ᱨᱮᱭᱟᱜ ᱵᱟᱦᱟ ᱫᱚ ᱵᱟᱭ ᱞᱟᱹᱭ ᱫᱟᱲᱮᱭᱟᱜ ᱠᱟᱱᱟ ᱡᱚᱠᱷᱚᱱ ᱵᱟᱭ ᱞᱟᱹᱭ ᱫᱟᱲᱮᱭᱟᱜ ᱠᱟᱱᱟ ᱮᱱᱠᱷᱟᱱ ᱨᱟᱡᱟ ᱠᱚ ᱢᱮᱛᱟᱭ ᱠᱟᱱᱟ ᱟᱢ ᱫᱚᱞᱮ ᱜᱚᱡ ᱢᱮᱭᱟ ᱪᱮᱫᱟᱜ ᱥᱮ ᱟᱞᱟᱝ ᱢᱟᱲᱟᱝ ᱨᱮ ᱚᱱᱠᱟ ᱜᱮᱞᱟᱝ ᱨᱚᱯᱚᱲ ᱟᱠᱟᱱᱟ ᱟᱫᱚ ᱱᱟᱦᱟᱜ ᱱᱮᱰᱟᱭ ᱮᱢᱟᱫ ᱫᱮᱭᱟ ᱥᱟᱛ ᱫᱤᱱ ᱵᱷᱤᱛᱤᱨ ᱛᱮ ᱱᱚᱣᱟ ᱵᱟᱦᱟ ᱨᱮᱭᱟᱜ ᱧᱩᱛᱩᱢ ᱡᱩᱫᱤ ᱵᱟᱢ ᱞᱟᱹᱭ ᱫᱟᱲᱮᱭᱟᱜ ᱠᱷᱟᱱ ᱟᱢ ᱫᱩᱧ ᱜᱚᱡ ᱢᱮᱭᱟ ᱟᱫᱚ ᱴᱷᱤᱠ ᱜᱮᱭᱟ ᱢᱮᱱᱮᱜᱼᱟ ᱡᱚᱠᱷᱚᱱᱮᱢ ᱜᱚᱡᱤᱧᱟ ᱛᱚᱵᱮ ᱤᱱᱟᱹᱜ ᱛᱮ ᱡᱩᱫᱤ ᱵᱟᱹᱧ ᱞᱟᱹᱭ ᱫᱟᱲᱮᱭᱟᱜ ᱠᱷᱟᱱ ᱮᱱᱠᱷᱟᱱ ᱜᱚᱡᱤᱧ ᱢᱮ ᱟᱫᱚ ᱡᱚᱛᱚ ᱟᱡ ᱨᱮᱱ ᱯᱮᱲᱟ ᱯᱟᱹᱦᱲᱟᱹ ᱠᱚᱭ ᱞᱟᱹᱭᱟᱫ ᱠᱚᱣᱟ ᱨᱟᱡᱟᱭᱤᱡ ᱢᱤᱫ ᱢᱤᱥᱨᱟᱭ ᱛᱟᱦᱮᱸ ᱠᱟᱱᱟ ᱜᱟᱰᱟᱯᱚᱨᱟᱢ ᱨᱮ ᱡᱟᱶᱟᱭ ᱞᱮᱫᱮ ᱛᱟᱦᱮᱸᱫᱚᱜ ᱮ ᱟᱫᱚ ᱩᱱᱠᱩ ᱠᱚᱭ ᱠᱷᱚᱵᱚᱨᱟᱫ ᱠᱚᱣᱟ ᱢᱟ ᱦᱤᱡᱩᱜ ᱯᱮ ᱤᱧ ᱫᱚ ᱨᱟᱹᱱᱤ ᱢᱤᱫ ᱵᱟᱦᱟ ᱵᱟᱜᱟᱱ ᱨᱮᱭᱟᱜ ᱵᱟᱦᱟ ᱧᱩᱛᱩᱢᱮ ᱠᱩᱞᱤ ᱞᱤᱫᱤᱧᱟ ᱡᱚᱛᱚ ᱵᱟᱦᱟ ᱨᱮᱭᱟᱜ ᱧᱩᱛᱩᱢ ᱡᱩᱫᱤ ᱵᱟᱹᱧ ᱞᱟᱹᱭ ᱫᱟᱲᱮᱭᱟᱜ ᱠᱷᱟᱱ ᱤᱧᱮ ᱜᱚᱡᱤᱧᱟ ᱢᱮᱱᱛᱮ ᱢᱟᱲᱟᱝ ᱨᱮᱞᱤᱧ ᱨᱚᱯᱚᱲ ᱟᱠᱟᱱᱟ ᱡᱩᱫᱤᱧ ᱞᱟᱹᱭ ᱫᱟᱲᱮᱭᱟᱜᱼᱟ ᱟᱡ ᱤᱧ ᱜᱚᱡᱮᱭᱟ ᱦᱩᱱᱟᱹᱝᱚᱜ ᱡᱚᱠᱷᱚᱱ ᱤᱧ ᱛᱮᱦᱮᱧ ᱢᱤᱫᱴᱟᱝ ᱵᱟᱦᱟ ᱨᱮᱭᱟᱜ ᱧᱩᱛᱩᱢ ᱵᱟᱹᱧ ᱞᱟᱹᱭ ᱫᱟᱲᱮᱭᱟᱜ ᱠᱟᱱᱟ ᱤᱧᱮ ᱜᱚᱡᱤᱧ ᱞᱟᱹᱜᱤᱫᱚᱜ ᱦᱤᱡᱩᱜ ᱠᱟᱱ ᱫᱤᱱ ᱨᱮ ᱟᱯᱮ ᱡᱚᱛᱚ ᱦᱚᱲ ᱚᱱᱟ ᱢᱟᱲᱟᱝ ᱨᱮ ᱥᱮᱴᱮᱨᱚᱜ ᱯᱮ ᱤᱧ ᱥᱟᱞᱟᱜ ᱧᱮᱯᱮᱞ ᱤᱫᱤᱜ ᱯᱮ ᱟᱫᱚ ᱚᱱᱠᱟ ᱜᱮ ᱢᱤᱥᱨᱟ ᱛᱟᱭ ᱞᱟᱹᱭ ᱠᱟᱣᱫᱮᱭᱟ ᱢᱤᱥᱨᱟ ᱛᱟᱭ ᱞᱟᱹᱭ ᱠᱟᱣᱫᱮᱭᱟ ᱡᱚᱠᱷᱚᱱᱮ ᱦᱤᱡᱩᱜ ᱠᱟᱱᱟ ᱩᱱᱤ ᱢᱤᱥᱨᱟ ᱛᱟᱭ ᱟᱹᱰᱤ ᱫᱩᱠ ᱠᱷᱚᱵᱚᱨ ᱟᱸᱡᱚᱢ ᱠᱟᱛᱮ ᱵᱟᱨᱭᱟ ᱜᱤᱫᱽᱨᱟᱹ ᱦᱮᱢᱮ ᱦᱚᱵᱚᱨ ᱟᱛᱮ ᱦᱤᱡᱩᱜ ᱠᱟᱱᱟᱭ ᱮᱱᱠᱷᱟᱱ ᱦᱤᱡᱩᱜ ᱦᱤᱡᱩᱜ ᱛᱮᱜᱮ ᱠᱚ ᱵᱤᱞᱚᱢ ᱤᱫᱤᱭᱮᱱᱟ ᱟᱨ ᱦᱤᱡᱩᱜ ᱦᱤᱡᱩᱜ ᱛᱮ ᱵᱤᱞᱚᱢ ᱵᱤᱞᱚᱢ ᱛᱮᱜᱮ ᱟᱹᱰᱤ ᱜᱟᱱ ᱠᱚ ᱵᱤᱞᱚᱢ ᱮᱱᱠᱷᱟᱱ ᱢᱤᱫᱴᱟᱝ ᱜᱟᱰᱟ ᱫᱷᱟᱨᱮ ᱛᱟᱞᱮ ᱵᱩᱴᱟᱹ ᱨᱮᱠᱚ ᱵᱟᱥᱟᱭᱮᱱᱟ ᱟᱨ ᱡᱚᱠᱷᱚᱱ ᱠᱚ ᱵᱟᱥᱟᱭᱮᱱᱟ ᱩᱱ ᱥᱚᱢᱚᱭ ᱚᱱᱟ ᱛᱟᱞᱮ ᱫᱟᱨᱮ ᱪᱮᱛᱟᱱ ᱨᱮᱫᱚ ᱢᱤᱫᱴᱟᱝ ᱜᱤᱫᱤ ᱛᱩᱠᱟᱹ ᱞᱮᱫ ᱛᱟᱦᱮᱸ ᱫᱚᱜᱼᱮ ᱜᱤᱫᱤ ᱛᱩᱠᱟᱹ ᱞᱮᱫᱼᱟᱭ ᱵᱟᱨᱭᱟ ᱦᱚᱯᱚᱱ ᱞᱮᱫ ᱠᱤᱱ ᱛᱟᱦᱮᱸᱫ ᱟᱫᱚ ᱜᱤᱫᱤ ᱡᱚᱠᱷᱚᱱ ᱟᱹᱭᱩᱵ ᱟᱹᱭᱩᱵ ᱮ ᱟᱹᱭᱩᱵ ᱮ ᱦᱮᱡ ᱮᱱᱟ ᱮᱱᱠᱷᱟᱱ ᱩᱱᱤ ᱜᱤᱫᱽᱨᱟᱹ ᱫᱚᱠᱤᱱ ᱨᱟᱜᱽ ᱮᱫᱼᱟ ᱟᱨ ᱥᱮᱫᱟᱭ ᱯᱟᱹᱦᱤᱞ ᱢᱟ ᱪᱮᱞᱮᱱ ᱪᱮᱬᱮ ᱪᱤᱯᱨᱩᱫ ᱦᱚᱸᱠᱚ ᱨᱚᱲ ᱛᱟᱦᱮᱸ ᱫᱚ ᱟᱫᱚ ᱮᱱᱠᱷᱟᱱ ᱡᱚᱠᱷᱚᱱᱮ ᱨᱟᱜᱽ ᱮᱫᱼᱟ ᱩᱱ ᱡᱚᱠᱷᱚᱱ ᱩᱱᱤ ᱜᱤᱫᱤ ᱢᱮᱛᱟ ᱟᱹᱠᱤᱱ ᱠᱟᱱᱟᱭ ᱟᱞᱚᱵᱤᱱ ᱨᱟᱜᱟ ᱜᱟᱯᱟ ᱫᱚ ᱱᱟᱦᱟᱜ ᱨᱟᱡᱟ ᱠᱚ ᱜᱚᱡᱮᱭᱟ ᱜᱟᱯᱟ ᱰᱷᱮᱨ ᱧᱚᱜ ᱡᱤᱞᱤᱧ ᱟᱹᱜᱩ ᱟᱹᱵᱤᱱᱟ ᱟᱫᱚ ᱮᱱᱠᱷᱟᱱ ᱩᱱᱠᱤᱱ ᱠᱤᱱ ᱛᱷᱤᱨ ᱮᱱᱟ ᱟᱨ ᱠᱤᱱ ᱠᱩᱞᱤ ᱠᱟᱱᱟ ᱦᱮᱸ ᱭᱚ ᱟᱫᱚ ᱟᱵᱚ ᱫᱤᱥᱚᱢ ᱨᱟᱡᱟ ᱫᱚ ᱪᱮᱫᱟᱜ ᱠᱚ ᱜᱚᱡᱮᱭᱟ ᱟᱫᱚᱭ ᱢᱮᱛᱟ ᱟᱹᱠᱤᱱ ᱠᱟᱱᱟ ᱩᱱᱤ ᱚᱱᱟ ᱵᱟᱜᱟᱱ ᱨᱮᱭᱟᱜ ᱵᱟᱦᱟ ᱡᱩᱫᱤ ᱡᱚᱛᱚ ᱵᱟᱦᱟ ᱨᱮᱭᱟᱜ ᱧᱩᱛᱩᱢ ᱡᱩᱫᱤ ᱞᱟᱹᱭ ᱪᱟᱵᱟᱭᱟᱭ ᱮᱱᱠᱷᱟᱱ ᱨᱟᱹᱱᱤ ᱠᱚ ᱜᱚᱡᱮᱭᱟ ᱟᱨ ᱚᱠᱚᱭ ᱚᱠᱟ ᱵᱟᱦᱟ ᱨᱮᱭᱟᱜ ᱧᱩᱛᱩᱢ ᱡᱩᱫᱤ ᱵᱟᱭ ᱞᱟᱹᱭ ᱫᱟᱲᱮᱭᱟᱜ ᱠᱷᱟᱱ ᱩᱱᱤ ᱨᱟᱡᱟ ᱠᱚ ᱜᱚᱡᱮᱭᱟ ᱚᱱᱮ ᱚᱱᱠᱟ ᱟᱫᱚᱭ ᱠᱩᱞᱤ ᱠᱟᱱᱟ ᱢᱮᱛᱟᱭ ᱠᱟᱱᱟᱭ ᱥᱟᱹᱨᱤ ᱜᱮᱥᱮ ᱟᱫᱚ ᱨᱟᱡᱟ ᱫᱚ ᱚᱱᱟ ᱵᱟᱦᱟ ᱨᱮᱭᱟᱜ ᱧᱩᱛᱩᱢ ᱵᱟᱭ ᱞᱟᱹᱭ ᱫᱟᱲᱮᱭᱟᱜ ᱠᱟᱱᱟ ᱦᱳᱭ ᱩᱱᱤ ᱫᱚ ᱵᱟᱭ ᱞᱟᱹᱭ ᱫᱟᱲᱮᱭᱟᱜ ᱠᱟᱱᱟ ᱚᱱᱟᱛᱮ ᱜᱟᱯᱟ ᱡᱚᱛᱚ ᱯᱮᱲᱟ ᱯᱟᱹᱲᱦᱟᱹᱜ ᱤᱧ ᱱᱮᱰᱟ ᱟᱠᱟᱫ ᱠᱚᱣᱟ ᱟᱨ ᱜᱟᱯᱟ ᱫᱚ ᱩᱱᱤ ᱨᱟᱹᱱᱤ ᱚᱱᱟ ᱨᱟᱡᱟ ᱚᱲᱟᱜ ᱨᱮᱱ ᱡᱟᱦᱟᱸ ᱛᱤᱱᱟᱹᱜ ᱯᱨᱚᱡᱟ ᱢᱮᱱᱟᱜ ᱠᱚᱣᱟ ᱩᱱᱠᱩ ᱯᱨᱚᱡᱟ ᱠᱚ ᱤᱫᱤ ᱠᱟᱛᱮ ᱜᱟᱯᱟ ᱫᱚ ᱩᱱᱤ ᱨᱟᱡᱟ ᱫᱚᱠᱚ ᱛᱩᱧ ᱜᱚᱡᱮᱭᱟ ᱡᱩᱫᱤ ᱟᱡ ᱟᱭᱳ ᱠᱤᱱ ᱠᱩᱞᱤᱭᱮ ᱠᱟᱱᱟ ᱦᱮᱸᱫᱟ ᱟᱭᱳ ᱟᱫᱚ ᱩᱱᱤ ᱨᱟᱡᱟ ᱢᱟ ᱡᱚᱛᱚ ᱞᱮᱠᱟᱱ ᱵᱟᱦᱟᱭ ᱪᱤᱱᱦᱟᱹᱣ ᱠᱟᱜᱼᱟ ᱮᱱᱠᱷᱟᱱ ᱚᱱᱟ ᱵᱟᱦᱟ ᱫᱚ ᱪᱮᱫ ᱵᱟᱦᱟ ᱠᱟᱱᱛᱮ ᱩᱱᱤ ᱨᱟᱡᱟ ᱫᱚ ᱵᱟᱭ ᱞᱟᱹᱭ ᱫᱟᱲᱮᱭᱟᱜ ᱠᱟᱱᱟ ᱟᱫᱚ ᱩᱱ ᱡᱚᱠᱷᱚᱡ ᱮ ᱞᱟᱹᱭ ᱟᱹᱠᱤᱱ ᱠᱟᱱᱟ ᱚᱱᱟ ᱵᱟᱦᱟ ᱫᱚ ᱤᱱᱠᱟᱹᱱ ᱤᱱᱠᱟᱹᱱ ᱵᱟᱦᱟ ᱫᱚ ᱵᱟᱝ ᱠᱟᱱᱟ ᱚᱱᱟ ᱵᱟᱦᱟ ᱫᱚ ᱩᱱᱤ ᱨᱟᱹᱱᱤᱭᱤᱡ ᱫᱩᱞᱟᱹᱲ ᱠᱟᱛᱮ ᱡᱟᱦᱟᱸᱭ ᱛᱟᱦᱮᱸ ᱠᱟᱱᱟ ᱠᱟᱹᱨᱤ ᱱᱟᱹᱜᱤᱱ ᱚᱱᱟ ᱩᱱᱤᱭᱟᱜ ᱡᱟᱝ ᱠᱷᱚᱡᱟᱜ ᱚᱱᱟ ᱵᱟᱦᱟ ᱫᱟᱨᱮ ᱫᱚ ᱦᱟᱨᱟ ᱟᱠᱟᱱᱟ ᱚᱱᱟ ᱵᱟᱦᱟ ᱨᱮᱭᱟᱜ ᱧᱩᱛᱩᱢ ᱫᱚ ᱠᱟᱹᱨᱤ ᱱᱟᱹᱜᱤᱱ ᱵᱟᱦᱟ ᱢᱮᱱᱛᱮ ᱠᱚ ᱢᱮᱛᱟᱜ ᱠᱟᱱᱟ ᱚᱱᱟ ᱧᱩᱛᱩᱢ ᱜᱮ ᱵᱟᱭ ᱞᱟᱹᱭ ᱫᱟᱲᱮᱭᱟᱜ ᱠᱟᱱ ᱛᱮ ᱩᱱᱤ ᱨᱟᱡᱟ ᱫᱚ ᱜᱟᱯᱟ ᱠᱚ ᱜᱚᱡᱮ ᱞᱟᱹᱜᱤᱫ ᱡᱚᱠᱷᱚᱱ ᱚᱱᱟ ᱛᱟᱞᱮ ᱫᱟᱨᱮ ᱯᱷᱮᱰᱟᱛ ᱨᱮ ᱢᱮᱱᱟᱭ ᱨᱟᱡᱟᱭᱤᱡ ᱢᱤᱥᱨᱟ ᱥᱟᱶᱛᱮ ᱵᱟᱨᱭᱟ ᱜᱤᱫᱽᱨᱟᱹ ᱩᱱᱠᱩ ᱫᱚ ᱱᱚᱣᱟ ᱡᱚᱛᱚ ᱠᱟᱛᱷᱟ ᱠᱚ ᱟᱸᱡᱚᱢ ᱠᱮᱜᱼᱟ ᱡᱮ ᱨᱟᱡᱟ ᱫᱚ ᱱᱚᱣᱟ ᱠᱷᱟᱹᱛᱤᱨ ᱠᱚ ᱜᱚᱡᱮ ᱞᱟᱹᱜᱤᱫᱚᱜ ᱟᱨ ᱚᱱᱟ ᱵᱟᱦᱟ ᱨᱮᱭᱟᱜ ᱧᱩᱛᱩᱢ ᱦᱚᱸᱠᱚ ᱵᱟᱲᱟᱭ ᱠᱮᱜᱼᱟ ᱚᱠᱟ ᱞᱮᱠᱟ ᱟᱸᱜᱟᱭᱮᱱᱟ ᱚᱱᱠᱟ ᱜᱮ ᱟᱸᱜᱟ ᱯᱷᱩᱴᱟᱹᱜ ᱥᱟᱶᱛᱮ ᱚᱲᱟᱜ ᱨᱟᱡᱟ ᱚᱲᱟᱜ ᱛᱮᱠᱚ ᱥᱮᱴᱮᱨᱮᱱᱟ ᱥᱟᱶᱛᱮ ᱨᱟᱡᱟ ᱫᱚ ᱫᱩᱠ ᱦᱤᱸᱥ ᱛᱮ ᱢᱮᱫ ᱫᱟᱜ ᱮ ᱡᱚᱨᱚ ᱡᱚᱝ ᱠᱟᱱᱟ ᱟᱨᱮ ᱢᱮᱛᱟ ᱠᱚ ᱠᱟᱱᱟ ᱛᱮᱦᱮᱧ ᱜᱮ ᱡᱟᱦᱟᱸ ᱵᱚᱱ ᱧᱮᱯᱮᱞ ᱠᱟᱱᱟ ᱟᱨ ᱟᱫᱚ ᱯᱟᱞᱮ ᱵᱟᱵᱚᱱ ᱧᱮᱯᱮᱞᱟ ᱩᱱᱤ ᱢᱤᱥᱨᱟ ᱛᱟᱭ ᱢᱮᱱᱮᱜᱼᱟ ᱫᱟᱫᱟ ᱟᱞᱚᱢ ᱨᱟᱜᱟ ᱚᱱᱟ ᱵᱟᱦᱟ ᱨᱮᱭᱟᱜ ᱧᱩᱛᱩᱢ ᱫᱚ ᱤᱧᱤᱧ ᱵᱟᱲᱟᱭᱟ ᱡᱚᱠᱷᱚᱱ ᱚᱱᱟ ᱠᱟᱛᱷᱟᱭ ᱢᱮᱛᱟᱜ ᱫᱮᱭᱟ ᱟᱫᱚ ᱩᱱᱤ ᱨᱟᱡᱟᱭ ᱢᱮᱱᱮᱫᱼᱟ ᱵᱤᱴᱤ ᱟᱢ ᱥᱟᱹᱨᱤᱢ ᱵᱟᱲᱟᱭᱟ ᱚᱱᱟ ᱵᱟᱦᱟ ᱨᱮᱭᱟᱜ ᱧᱩᱛᱩᱢ ᱫᱚ ᱪᱮᱫ ᱠᱟᱱᱟ ᱮᱱᱠᱷᱟᱱᱮ ᱢᱮᱛᱟᱭ ᱠᱟᱱᱟ ᱦᱳᱭ ᱟᱫᱚ ᱡᱚᱠᱷᱚᱱ ᱫᱚᱥᱟᱨ ᱦᱤᱞᱳᱜ ᱠᱚ ᱠᱩᱞᱤᱭᱮ ᱠᱟᱱᱟ ᱩᱱᱤ ᱨᱟᱡᱟ ᱫᱩᱦᱲᱟᱹ ᱚᱱᱠᱟ ᱜᱮᱠᱚ ᱠᱩᱞᱤ ᱠᱮᱫᱮᱭᱟ ᱡᱚᱛᱚ ᱵᱟᱜᱟᱱ ᱨᱮᱭᱟᱜ ᱵᱟᱦᱟ ᱧᱩᱛᱩᱢ ᱡᱚᱛᱚᱭ ᱞᱟᱹᱭ ᱪᱟᱵᱟ ᱠᱮᱫᱼᱟ ᱡᱚᱠᱷᱚᱱ ᱚᱱᱟ ᱚᱠᱟ ᱵᱟᱦᱟ ᱨᱮᱭᱟᱜ ᱧᱩᱛᱩᱢ ᱵᱟᱭ ᱞᱟᱹᱭ ᱫᱟᱲᱮᱭᱟᱜ ᱠᱟᱱ ᱛᱟᱦᱮᱸᱫ ᱚᱱᱟ ᱵᱟᱦᱟ ᱫᱟᱨᱮ ᱵᱩᱴᱟᱹ ᱠᱚ ᱥᱮᱴᱮᱨᱮᱱ ᱠᱷᱟᱱ ᱟᱫᱚ ᱠᱚ ᱠᱩᱞᱤ ᱠᱮᱫᱮᱭᱟ ᱟᱫᱚ ᱩᱱᱤ ᱨᱟᱡᱟᱭ ᱞᱟᱹᱭ ᱠᱮᱫᱼᱟ ᱱᱚᱣᱟ ᱵᱟᱦᱟ ᱫᱚ ᱠᱟᱹᱨᱤ ᱱᱟᱹᱜᱤᱱ ᱵᱟᱦᱟ ᱠᱟᱱᱟ ᱟᱫᱚ ᱠᱟᱹᱨᱤ ᱱᱟᱹᱜᱤᱱ ᱵᱟᱦᱟᱭ ᱞᱟᱹᱭ ᱠᱮᱫ ᱠᱷᱟᱱ ᱟᱫᱚ ᱚᱠᱨᱟᱲ ᱠᱮᱫᱼᱟ ᱠᱤᱱ ᱡᱩᱫᱤ ᱱᱚᱣᱟ ᱥᱟᱹᱨᱤ ᱜᱮ ᱠᱟᱹᱨᱤ ᱱᱟᱹᱜᱤᱱ ᱵᱟᱦᱟ ᱠᱟᱱ ᱠᱷᱟᱱ ᱮᱱᱠᱷᱟᱱ ᱢᱟ ᱮᱱᱠᱷᱟᱱ ᱠᱤᱪᱷᱩ ᱥᱚᱢᱚᱭ ᱵᱷᱤᱛᱤᱨ ᱨᱮᱜᱮ ᱢᱟ ᱥᱟᱠᱟᱢ ᱠᱚ ᱡᱚᱛᱚ ᱜᱚᱥᱚᱜ ᱢᱟ ᱥᱟᱠᱟᱢ ᱠᱚ ᱡᱚᱛᱚ ᱜᱚᱥᱚᱜ ᱢᱟ ᱟᱨ ᱵᱟᱦᱟ ᱠᱚ ᱡᱚᱛᱚ ᱜᱚᱥᱚᱜ ᱢᱟ ᱟᱨ ᱧᱩᱨ ᱪᱟᱵᱟᱜ ᱢᱟ ᱥᱟᱹᱨᱤ ᱥᱚᱛᱚ ᱠᱤᱱ ᱱᱮᱭᱟᱢ ᱫᱷᱚᱨᱚᱢ ᱢᱮᱱᱟᱜᱼᱟ ᱟᱨ ᱥᱟᱹᱨᱤ ᱜᱮ ᱚᱱᱟ ᱫᱚ ᱠᱟᱹᱨᱤ ᱱᱟᱹᱜᱤᱱ ᱵᱟᱦᱟ ᱠᱟᱱ ᱛᱟᱦᱮᱸ ᱫᱚ ᱡᱚᱠᱷᱚᱱ ᱠᱤᱱ ᱱᱮᱭᱟᱢ ᱫᱷᱚᱨᱚᱢ ᱮᱱᱟ ᱤᱱᱟᱹᱜ ᱛᱮᱫᱚ ᱚᱱᱟ ᱵᱟᱦᱟ ᱢᱚᱥᱚᱫ ᱮᱱᱟ ᱟᱨ ᱚᱱᱟ ᱚᱱᱟ ᱥᱟᱠᱟᱢ ᱠᱚ ᱡᱚᱛᱚ ᱜᱚᱥᱚ ᱧᱩᱨ ᱪᱟᱵᱟᱭᱮᱱᱟ ᱟᱫᱚ ᱮᱱᱜᱮ ᱨᱟᱹᱱᱤ ᱫᱚᱭ ᱦᱟᱨᱟᱣᱮᱱᱟ ᱠᱟᱛᱷᱟ ᱨᱮ ᱟᱨ ᱡᱚᱛᱚ ᱯᱨᱚᱡᱟ ᱠᱚ ᱨᱟᱡᱟ ᱯᱟᱦᱴᱟᱭᱮᱱᱟ ᱠᱚ ᱟᱨ ᱨᱟᱡᱟ ᱦᱚᱸᱭ ᱢᱮᱱ ᱠᱮᱜᱼᱟ ᱱᱚᱣᱟ ᱵᱟᱜᱟᱱ ᱨᱮᱭᱟᱜ ᱵᱟᱦᱟ ᱧᱩᱛᱩᱢ ᱡᱚᱛᱚ ᱡᱩᱫᱤᱧ ᱞᱟᱹᱭ ᱪᱟᱵᱟ ᱞᱮᱠᱷᱟᱱ ᱟᱢᱮᱢ ᱞᱟᱹᱭ ᱞᱮᱫ ᱛᱟᱦᱮᱸᱫ ᱟᱢᱮᱢ ᱜᱩᱡᱩᱜᱼᱟ ᱟᱨ ᱡᱩᱫᱤ ᱵᱟᱹᱧ ᱞᱟᱹᱭ ᱫᱟᱲᱮᱭᱟᱜ ᱠᱷᱟᱱ ᱤᱧᱮᱢ ᱜᱚᱡᱤᱧᱟ ᱢᱮᱱᱛᱮ ᱚᱱᱟ ᱠᱟᱛᱷᱟ ᱨᱟᱡᱟᱭ ᱢᱮᱱ ᱠᱮᱫᱼᱟ ᱟᱫᱚ ᱨᱟᱹᱱᱤ ᱪᱮᱫ ᱦᱚᱸ ᱵᱟᱭ ᱞᱟᱹᱭ ᱫᱟᱲᱮᱭᱟᱜ ᱛᱮ ᱡᱚᱛᱚ ᱡᱟᱦᱟᱸ ᱛᱤᱱᱟᱹᱝ ᱠᱟᱛᱷᱟ ᱠᱤᱱ ᱫᱚᱦᱚ ᱞᱮᱫ ᱚᱱᱟ ᱜᱮ ᱥᱟᱹᱨᱤ ᱞᱮᱠᱟᱛᱮ ᱩᱱᱤ ᱨᱟᱹᱱᱤ ᱫᱚ ᱠᱚ ᱤᱫᱤ ᱠᱮᱫᱮᱭᱟ ᱠᱩᱞᱦᱤ ᱢᱩᱪᱟᱹᱫ ᱢᱤᱫ ᱯᱷᱟᱸᱠᱟ ᱡᱟᱭᱜᱟ ᱛᱮ ᱵᱚᱸᱜᱟ ᱵᱩᱨᱩ ᱥᱩᱱᱩᱢ ᱥᱤᱸᱫᱩᱨ ᱟᱬᱜᱚ ᱠᱟᱛᱮ ᱩᱱᱤ ᱛᱩᱧ ᱜᱚᱡ ᱞᱟᱹᱜᱤᱫ ᱠᱚ ᱩᱰᱩᱠ ᱪᱟᱞᱟᱣ ᱮᱱᱟ ᱡᱚᱛᱚ ᱯᱚᱨᱡᱟ ᱠᱚ ᱥᱟᱶᱛᱮ ᱟᱹᱛᱩ ᱨᱤᱱ ᱠᱚ ᱪᱟᱞᱟᱣ ᱮᱱᱟ ᱩᱱᱤ ᱨᱟᱡᱟ ᱜᱮ ᱠᱚ ᱜᱷᱚᱬᱟ ᱠᱮᱫᱮᱭᱟ ᱯᱮᱭᱟ ᱯᱮᱭᱟ ᱫᱤᱜᱚᱭ ᱛᱤᱭᱟᱹᱜ ᱠᱮᱜᱼᱟ ᱟᱨ ᱢᱩᱪᱟᱹᱫ ᱨᱮ ᱚᱠᱟ ᱫᱤᱜᱚ ᱯᱩᱨᱩᱵᱽ ᱯᱟᱦᱴᱟ ᱨᱮ ᱢᱮᱱᱟᱭ ᱩᱱᱤ ᱨᱟᱹᱱᱤ ᱟᱡ ᱥᱮᱱᱮ ᱛᱤᱭᱟᱹᱜ ᱠᱮᱜᱼᱟ ᱟᱨ ᱟᱡᱟᱜ ᱥᱟᱨᱮ ᱟᱲᱟᱜ ᱠᱮᱜᱼᱟ ᱟᱨ ᱚᱱᱟ ᱟᱡᱟᱜ ᱥᱟᱨ ᱛᱮᱜᱮ ᱩᱱᱤ ᱨᱟᱹᱱᱤ ᱫᱚᱭ ᱜᱚᱡ ᱮᱱᱟ ᱮᱱ ᱜᱮᱵᱚ ᱢᱮᱛᱟᱜ ᱠᱟᱱᱟ ᱱᱚᱣᱟ ᱵᱮᱡᱷᱟ ᱛᱩᱧ ᱫᱚ ᱟᱫᱚ ᱱᱤᱛᱚᱜ ᱢᱟ ᱩᱱᱤ ᱨᱟᱹᱱᱤ ᱵᱟᱹᱱᱩᱜ ᱮᱭᱟ ᱢᱮᱱᱠᱷᱟᱱ ᱥᱮ ᱩᱱᱤ ᱨᱟᱡᱟ ᱦᱚᱸ ᱵᱟᱹᱱᱩᱜ ᱮᱭᱟ ᱢᱮᱱᱠᱷᱟᱱ ᱟᱹᱛᱩ ᱨᱤᱱᱤᱡ ᱢᱟᱹᱡᱷᱤ ᱜᱮ ᱛᱟᱵᱚ ᱨᱟᱡᱟ ᱞᱮᱠᱟ ᱟᱨ ᱚᱱᱟ ᱨᱟᱹᱱᱤ ᱫᱚ ᱱᱟᱜ ᱡᱚᱠᱷᱚᱱ ᱵᱟᱹᱱᱩᱜ ᱮᱭᱟ ᱠᱟᱭᱨᱟ ᱫᱟᱨᱮ ᱟᱹᱜᱩ ᱠᱟᱛᱮᱫ ᱢᱟᱯᱚ ᱡᱚᱯᱚ ᱠᱟᱛᱮᱫ ᱪᱮᱛᱟᱱ ᱨᱮ ᱜᱩᱨᱤᱡ ᱞᱟᱫᱮ ᱠᱟᱛᱮᱫ ᱞᱟᱛᱟᱨ ᱨᱮ ᱵᱚᱸᱜᱟ ᱵᱳᱨᱳ ᱥᱩᱱᱩᱢ ᱥᱤᱸᱫᱩᱨ ᱟᱬᱜᱚ ᱠᱟᱛᱮᱫ ᱚᱱᱠᱟ ᱜᱮ ᱡᱟᱦᱟᱸ ᱞᱮᱠᱟ ᱨᱟᱡᱟ ᱯᱮ ᱫᱤᱠᱮ ᱦᱟᱵᱟᱜ ᱞᱮᱫᱼᱟ ᱚᱱᱠᱟ ᱜᱮ ᱨᱟᱡᱟ ᱡᱟᱦᱟᱸ ᱞᱮᱠᱟ ᱨᱟᱹᱱᱤ ᱜᱚᱡ ᱞᱮᱫᱮᱭᱟᱭ ᱚᱱᱟ ᱤᱫᱤ ᱠᱟᱛᱮ ᱜᱮ ᱩᱱᱤ ᱨᱟᱹᱱᱤ ᱡᱚᱠᱷᱚᱱ ᱚᱠᱟ ᱞᱮᱠᱟ ᱠᱚ ᱜᱚᱡ ᱞᱮᱫᱮᱭᱟ ᱚᱱᱮ ᱚᱱᱟ ᱯᱟᱨᱚᱢ ᱟᱹᱜᱩᱣᱟᱜ ᱜᱮ ᱱᱟᱜ ᱱᱤᱛ ᱫᱷᱟᱹᱨᱤᱡ ᱥᱟᱠᱨᱟᱛ ᱯᱟᱨᱟᱵᱽ ᱨᱮᱵᱚ ᱵᱮᱡᱷᱟ ᱫᱚᱵᱚ ᱛᱩᱧᱮᱜᱼᱟ ᱡᱟᱦᱟᱸ ᱛᱤᱱᱟᱹᱝ ᱤᱧᱟᱹᱜ ᱵᱟᱲᱟᱭ ᱟᱨ ᱵᱩᱲᱦᱤ ᱠᱩᱢᱵᱟᱹ ᱫᱚ ᱦᱟᱸᱜ ᱵᱚ ᱟᱛᱟᱨᱮᱜᱼᱟ ᱡᱚᱠᱷᱚᱱ ᱩᱱᱤ ᱵᱟᱦᱟ ᱫᱟᱨᱮ ᱞᱟᱹᱭ ᱞᱟᱹᱭ ᱠᱮᱜᱼᱟᱭ ᱟᱫᱚ ᱚᱸᱰᱮ ᱠᱷᱚᱱᱟᱜ ᱜᱮ ᱨᱟᱹᱱᱤ ᱫᱚ ᱚᱲᱟᱜ ᱵᱟᱠᱚ ᱨᱩᱣᱟᱹᱲ ᱦᱚᱪᱚ ᱟᱫᱮ ᱛᱟᱦᱮᱸ ᱫᱚ ᱟᱫᱚ ᱚᱲᱟᱜ ᱡᱚᱠᱷᱚᱱ ᱵᱟᱠᱚ ᱨᱩᱣᱟᱹᱲ ᱦᱚᱪᱚ ᱟᱫᱮᱭᱟ ᱟᱫᱚ ᱮᱱᱠᱷᱟᱱ ᱚᱸᱰᱮ ᱜᱮᱠᱚ ᱦᱚᱨᱦᱚ ᱠᱮᱫᱮᱭᱟ ᱡᱟᱦᱟᱸ ᱛᱤᱱᱟᱹᱜ ᱯᱚᱨᱡᱟ ᱠᱚᱠᱚ ᱛᱟᱦᱮᱸ ᱠᱟᱱᱟ ᱚᱸᱰᱮ ᱜᱮᱠᱚ ᱦᱚᱨᱦᱚ ᱠᱮᱫᱮᱭᱟ ᱟᱨ ᱤᱱᱟᱹ ᱥᱚᱢᱚᱭ ᱢᱟ ᱨᱟᱵᱟᱝ ᱨᱟᱵᱟᱝ ᱜᱮ ᱛᱟᱦᱮᱸ ᱠᱟᱱᱟ ᱡᱟᱦᱟᱸ ᱨᱮ ᱨᱟᱹᱱᱤ ᱠᱚ ᱦᱚᱨᱦᱚ ᱞᱮᱫᱮᱭᱟ ᱥᱤᱢ ᱨᱟᱜ ᱛᱮ ᱟᱹᱰᱤ ᱜᱟᱱ ᱨᱟᱵᱟᱝ ᱰᱷᱮᱨ ᱮᱱ ᱠᱷᱟᱱ ᱩᱱ ᱡᱚᱠᱷᱚᱡᱟᱜ ᱫᱷᱩᱱᱤ ᱜᱮ ᱱᱟᱦᱟᱜ ᱱᱮᱛᱟᱨ ᱫᱚ ᱵᱩᱲᱦᱤ ᱠᱩᱢᱵᱟᱹ ᱟᱛᱟᱨ ᱢᱮᱱᱛᱮ ᱵᱚᱱ ᱢᱮᱛᱟᱜ ᱠᱟᱱᱟ ᱜᱟᱹᱬᱤ ᱟᱥᱮᱱ ᱨᱮᱭᱟᱜ ᱠᱟᱨᱚᱱ ᱛᱟᱵᱚ ᱫᱚ ᱱᱤᱭᱟᱹ ᱠᱟᱱᱟ ᱤᱱᱟᱹ ᱧᱤᱫᱟᱹ ᱟᱸᱜᱟᱜ ᱥᱟᱶ ᱛᱮᱜᱮ ᱨᱟᱡᱟᱭ ᱢᱮᱛᱟ ᱠᱚ ᱠᱟᱱᱟ ᱟᱯᱮ ᱢᱟ ᱟᱵᱚ ᱢᱟᱵᱚ ᱯᱟᱯ ᱠᱮᱜᱼᱟ ᱟᱵᱚᱣᱟᱜ ᱯᱟᱯ ᱢᱩᱰᱭᱟᱹᱣ ᱞᱟᱹᱜᱤᱫ ᱛᱮᱫᱚ ᱢᱤᱫᱴᱟᱹᱝ ᱠᱟᱹᱢᱤ ᱦᱩᱭ ᱟᱵᱚᱣᱟ ᱟᱫᱚᱭ ᱢᱮᱛᱟ ᱠᱚ ᱠᱟᱱ ᱚᱱᱮ ᱵᱚ ᱨᱟᱹᱱᱤ ᱵᱚ ᱦᱚᱨᱦᱚ ᱞᱮᱫᱮ ᱚᱱᱟ ᱡᱟᱭᱜᱟ ᱨᱮ ᱡᱟᱦᱟᱸ ᱛᱤᱱᱟᱹᱝ ᱛᱚᱨᱚᱡ ᱠᱚ ᱢᱮᱱᱟᱜᱼᱟ ᱚᱱᱟ ᱜᱮᱵᱚ ᱚᱡᱚᱜ ᱡᱚᱱᱟᱜᱼᱟ ᱟᱨ ᱟᱹᱛᱩ ᱟᱹᱛᱩ ᱫᱟᱬᱟ ᱠᱟᱛᱮ ᱜᱟᱹᱲᱤ ᱦᱟᱹᱬᱩ ᱞᱮᱠᱟ ᱟᱹᱛᱩ ᱟᱹᱛᱩ ᱫᱟᱬᱟ ᱠᱟᱛᱮ ᱡᱟᱦᱟᱸ ᱛᱤᱱᱟᱹᱝ ᱠᱚᱭ ᱵᱚ ᱟᱨᱡᱟᱣᱟ ᱟᱨ ᱡᱟᱦᱟᱸ ᱛᱤᱱᱟᱹᱝ ᱠᱚᱭ ᱵᱚ ᱟᱹᱜᱩᱭᱟ ᱟᱨ ᱚᱱᱟ ᱟᱹᱜᱩ ᱠᱟᱛᱮ ᱟᱹᱛᱩ ᱨᱤᱱ ᱡᱚᱛᱚ ᱦᱟᱲᱟᱢ ᱦᱚᱲ ᱵᱩᱲᱦᱤ ᱮᱨᱟ ᱡᱚᱛᱚ ᱵᱚ ᱡᱚᱢ ᱠᱩᱲᱟᱹᱣ ᱦᱚᱪᱚ ᱠᱚᱣᱟ ᱟᱨ ᱛᱚᱵᱮ ᱟᱹᱱᱤᱡ ᱟᱵᱚᱣᱟᱜ ᱯᱟᱯ ᱫᱚ ᱢᱩᱲᱭᱟᱹᱜᱼᱟ ᱜᱟᱹᱲᱤ ᱫᱚ ᱱᱟᱦᱟᱜ ᱚᱱᱟ ᱠᱷᱟᱹᱛᱤᱨ ᱵᱚᱱ ᱟᱥᱮᱱᱮᱫ ᱠᱚᱣᱟ ᱟᱨ ᱟᱯᱮ ᱚᱠᱟ ᱞᱮᱠᱟ ᱯᱮ ᱵᱟᱲᱟᱭ ᱛᱟᱵᱚᱱᱟ ᱱᱚᱣᱟ ᱥᱟᱠᱨᱟᱛ ᱵᱟᱨᱮᱛᱮ ᱟᱨ ᱵᱮᱡᱷᱟ ᱛᱩᱧ ᱵᱟᱨᱮᱛᱮ ᱚᱠᱟ ᱞᱮᱠᱟ ᱯᱮ ᱵᱟᱲᱟᱭ ᱛᱟᱵᱚᱱᱟ ᱟᱯᱮ ᱦᱚᱸ ᱠᱚᱢᱮᱱᱴ ᱢᱟᱫᱽᱫᱷᱚᱢ ᱛᱮ ᱞᱟᱹᱭ ᱛᱟᱵᱚᱱ ᱯᱮ ᱟᱞᱮ ᱫᱚ ᱦᱟᱸᱜ ᱡᱳᱨᱥᱳᱨ ᱞᱮ ᱪᱷᱩᱴᱟᱹᱣ ᱠᱟᱱᱟ ᱱᱤᱛᱚᱜ ᱦᱚᱸᱠᱚ ᱪᱷᱩᱴᱟᱹᱣ ᱟᱠᱟᱱ ᱜᱮᱭᱟ ᱟᱨ ᱱᱤᱛᱚᱜ ᱦᱚᱸ ᱦᱟᱸᱜ ᱫᱩᱦᱲᱟᱹ ᱛᱩᱧ ᱦᱩᱭᱩᱜ ᱞᱟᱹᱜᱤᱫᱚᱜ
ᱟᱹᱰᱤ ᱪᱮᱦᱨᱟ ᱠᱚᱲᱟ ᱠᱚᱠᱚ ᱛᱩᱧᱮᱜᱼᱟ ᱟᱹᱰᱤ ᱱᱟᱯᱟᱭ ᱯᱩᱨᱟᱹ ᱵᱟᱡᱟᱣ ᱩᱛᱟᱹᱨ ᱠᱮᱜᱼᱟᱭ ᱛᱩᱧ ᱟᱠᱟᱫ ᱛᱟᱞᱮ ᱟᱨ ᱚᱠᱚᱭ ᱠᱚᱞᱮ ᱵᱟᱡᱟᱣ ᱟᱠᱟᱫ ᱟᱹᱰᱤ ᱜᱟᱱ ᱜᱮᱞᱮ ᱵᱟᱡᱟᱣ ᱟᱠᱟᱫ ᱵᱟᱡᱟᱣ ᱫᱚ ᱱᱟᱦᱟᱜ ᱟᱨ ᱴᱚᱞᱟ ᱠᱚᱲᱟ ᱠᱚ ᱛᱟᱞᱮ ᱫᱚ ᱦᱟᱸᱜ ᱱᱩᱠᱩ ᱛᱟᱨᱮ ᱟᱨ ᱯᱩᱨᱥᱟᱹ ᱠᱚᱲᱟ ᱦᱟᱸᱜ ᱱᱩᱠᱩ ᱛᱟᱨᱮ ᱟᱞᱮ ᱥᱟᱵ ᱟᱠᱟᱫ ᱟᱞᱮ ᱠᱚ ᱯᱩᱨᱥᱟᱹ ᱠᱚᱲᱟ ᱠᱚ ᱥᱮᱴᱮᱨ ᱟᱠᱟᱱᱟ ᱟᱹᱰᱤ ᱜᱟᱱ ᱱᱩᱠᱩ ᱫᱚ ᱵᱟᱝ ᱠᱚ ᱥᱮᱴᱮᱨ ᱠᱚᱭᱟ ᱠᱚ ᱥᱮᱴᱮᱨ ᱟᱠᱟᱱᱟ ᱱᱤᱛᱚᱜ ᱫᱚ ᱦᱟᱸᱜ ᱞᱮ ᱨᱩᱣᱟᱹᱲ ᱞᱟᱹᱜᱤᱫᱚᱜ ᱠᱚᱲᱟ ᱫᱚ ᱥᱮᱬᱟ ᱥᱮᱬᱟ ᱠᱩᱡ ᱜᱮᱠᱚ ᱵᱟᱡᱟᱣ ᱟᱠᱟᱫᱼᱟ ᱟᱨ ᱜᱚᱜ ᱠᱩᱡ ᱛᱮᱫ ᱦᱩᱰᱤᱧ ᱫᱷᱟᱨᱟ ᱧᱚᱜ ᱠᱩᱡ ᱞᱮ ᱜᱚᱜᱮᱫ ᱠᱚᱣᱟ ᱱᱩᱱ ᱵᱟᱝᱠᱷᱟᱱ ᱱᱩᱱ ᱫᱷᱚᱯᱚᱴ ᱠᱚᱲᱟ ᱱᱟᱹᱜ ᱱᱟᱹᱭ ᱠᱚᱲᱟ ᱵᱟᱡᱟᱣ ᱟᱠᱟᱫᱼᱟ ᱦᱟᱹᱱᱤ ᱯᱩᱲᱥᱟᱹ ᱠᱚᱲᱟ ᱦᱟᱱᱛᱮ ᱨᱮ ᱫᱟᱹᱦᱲᱤ ᱩᱱᱤ ᱢᱟᱥᱮ ᱩᱱᱤᱢ ᱜᱚᱜ ᱟᱹᱪᱩᱨᱮ ᱛᱮᱫᱚ ᱠᱚᱢ ᱦᱚᱨᱮᱱᱚᱜᱼᱟ ᱚᱱᱟᱛᱮ ᱱᱩᱠᱩ ᱠᱚᱲᱟ ᱦᱟᱸᱜ ᱮ ᱯᱟᱹᱨᱤ ᱟᱠᱟᱫ ᱠᱚᱣᱟ ᱟᱹᱰᱤᱜᱟᱱ ᱠᱚᱲᱟ ᱜᱮᱠᱚ ᱵᱟᱡᱟᱣ ᱟᱠᱟᱫ ᱛᱟᱞᱮᱭᱟ ᱚᱸᱰᱮ ᱠᱚ ᱧᱮᱞ ᱠᱮᱫ ᱧᱮᱞ ᱠᱮᱫ ᱠᱚᱣᱟ ᱯᱮ ᱚᱠᱟ ᱞᱮᱠᱟ ᱟᱹᱨᱩᱵ ᱫᱚ ᱦᱟᱸᱜ ᱱᱚᱝᱠᱟ ᱠᱚ ᱟᱹᱨᱩᱵ ᱠᱚᱣᱟ ᱥᱟᱱᱛᱟᱲ ᱥᱟᱶᱛᱟ ᱨᱮ ᱡᱟᱦᱟᱸ ᱞᱮᱠᱟ ᱢᱮᱱᱟᱜ ᱛᱟᱵᱚᱱᱟ ᱦᱟᱸᱜ ᱤᱱᱠᱟᱹ ᱫᱷᱟᱨᱟ ᱜᱮ ᱟᱞᱮ ᱟᱞᱮ ᱱᱚᱛᱮ ᱫᱤᱥᱚᱢ ᱨᱮᱭᱟᱜ ᱫᱚ ᱦᱟᱸᱜ ᱱᱚᱜᱼᱚ ᱱᱚᱝᱠᱟ ᱫᱷᱟᱨᱟ ᱜᱮ ᱦᱟᱸᱜ ᱞᱮ ᱢᱟᱱᱟᱣ ᱟᱹᱜᱩᱭᱮᱫᱼᱟ ᱟᱨ ᱮᱱᱠᱷᱟᱱ ᱱᱤᱛᱚᱜ ᱫᱚ ᱦᱟᱸᱜ ᱱᱚᱣᱟ ᱠᱟᱴᱟ ᱟᱹᱨᱩᱵ ᱠᱚ ᱪᱟᱵᱟ ᱠᱟᱛᱮᱫ ᱱᱚᱰᱮ ᱵᱚᱞᱚ ᱠᱟᱛᱮᱫ ᱩᱱᱠᱩ ᱠᱚ ᱦᱟᱺᱰᱤ ᱠᱚ ᱠᱷᱟᱹᱡᱟᱹᱲᱤ ᱠᱚ ᱠᱟᱹᱴᱤᱡ ᱠᱟᱹᱴᱤᱡ ᱡᱚᱢ ᱧᱩ ᱵᱟᱲᱟ ᱠᱟᱛᱮᱫ ᱩᱰᱩᱠᱚᱜᱼᱟ ᱞᱮ ᱟᱨ ᱛᱩᱢᱫᱟᱜ ᱴᱟᱢᱟᱠ ᱠᱚᱞᱮ ᱟᱹᱜᱩ ᱨᱮᱰᱤ ᱪᱟᱵᱟ ᱟᱠᱟᱫᱼᱟ ᱟᱨ ᱱᱤᱛᱚᱜ ᱫᱚ ᱦᱟᱸᱜ ᱞᱟᱜᱽᱬᱮ ᱮᱱᱮᱡ ᱜᱮ ᱱᱤᱱᱟᱹᱝ ᱨᱮ ᱦᱟᱸᱜ ᱛᱮᱦᱮᱧᱟᱜ ᱵᱞᱚᱜ ᱵᱷᱤᱰᱤᱭᱳ ᱫᱚᱧ ᱢᱩᱪᱟᱹᱫ ᱛᱟᱵᱚᱱᱟ

ᱟᱨ ᱢᱟ ᱛᱚᱵᱮ ᱛᱮᱦᱮᱧᱟᱜ ᱵᱷᱤᱰᱤᱭᱳ ᱫᱚ ᱱᱚᱰᱮ ᱜᱤᱧ ᱢᱩᱪᱟᱹᱫ ᱫᱚᱦᱚ ᱠᱮᱫ ᱛᱟᱵᱚᱱᱟ ᱥᱟᱱᱟᱢ ᱠᱚ ᱵᱟᱭ ᱵᱟᱭ